ᱧᱮᱞ ᱫᱟᱲᱮᱭᱟᱜ ᱟᱯᱮ ᱛᱚ ᱡᱤᱞ ᱦᱟᱸᱜ ᱤᱧ ᱪᱷᱚᱲᱮᱭᱮᱫᱼᱟ ᱡᱤᱞ ᱢᱮᱥᱟᱜ ᱠᱟᱹᱱᱟᱹᱧ ᱵᱤᱞᱟᱹᱛᱤ ᱟᱹᱲᱩ ᱟᱨ ᱱᱩᱠᱤᱱ ᱜᱤᱫᱽᱨᱟᱹ ᱠᱤᱱ ᱦᱚᱨᱚ ᱠᱟᱫᱤᱧᱟ ᱢᱟᱱᱮ ᱡᱚᱢ ᱛᱟᱱᱟᱭᱮᱫ ᱠᱤᱱᱟ ᱥᱮ ᱢᱟᱱᱮ ᱞᱚᱜᱚᱱ ᱠᱤᱱ ᱠᱷᱚᱡᱚᱜ ᱠᱟᱱᱟ ᱡᱚᱢ ᱞᱟᱹᱜᱤᱫ ᱢᱚᱱᱮ ᱠᱚ ᱢᱚᱴᱟᱡ ᱢᱚᱴᱟᱡ ᱜᱚᱫ ᱠᱟᱱ ᱛᱟᱹᱠᱤᱱᱟ ᱢᱮᱱᱮᱫᱼᱟ ᱠᱤᱱ ᱞᱟᱜᱮ ᱪᱚᱸᱫᱟᱭ ᱢᱮ ᱞᱟᱜᱮ ᱤᱥᱤᱱ ᱢᱮ ᱛᱚ ᱱᱤᱛᱚᱜ ᱫᱚ ᱥᱩᱱᱩᱢᱤᱧ ᱫᱩᱞᱟ ᱥᱩᱱᱩᱢ ᱠᱚ ᱞᱚᱞᱚ ᱧᱚᱜ ᱞᱮᱱᱠᱷᱟᱱ ᱯᱮᱸᱭᱟᱡᱽ ᱤᱧ ᱠᱷᱟᱸᱡᱚᱭᱟ ᱵᱟᱭ ᱯᱮ ᱧᱮᱞ ᱫᱟᱲᱮᱭᱟᱜ ᱠᱟᱱᱟ ᱨᱮᱰᱤ ᱜᱮᱭᱟ ᱢᱚᱥᱞᱟ ᱠᱚᱦᱚᱸ ᱯᱮ ᱧᱮᱞ ᱫᱟᱲᱮᱭᱟᱜ ᱠᱟᱱᱟ ᱜᱨᱟᱭᱱᱰᱟᱨ ᱛᱮ ᱪᱮᱫ ᱞᱮᱠᱟ ᱟᱯᱮ ᱯᱮ ᱥᱚᱲᱮ ᱯᱮ ᱵᱮᱱᱟᱣ ᱵᱟᱲᱟ ᱠᱟᱜᱼᱟ ᱥᱮ ᱵᱟᱝᱟ ᱤᱧ ᱱᱟᱜ ᱯᱷᱟᱥᱴ ᱴᱟᱭᱤᱢ ᱤᱧ ᱵᱮᱱᱟᱣᱮᱫᱼᱟ ᱪᱮᱫ ᱞᱮᱠᱟ ᱥᱤᱵᱤᱞᱟ ᱥᱮ ᱵᱟᱝᱟ ᱱᱟᱜ ᱚᱱᱟ ᱱᱟᱜ ᱤᱧ ᱴᱮᱥᱴ ᱪᱮᱫ ᱞᱮᱠᱟ ᱜᱟᱱᱮᱜᱼᱟᱹᱧ ᱪᱮ ᱵᱟᱝᱟ ᱥᱚᱲᱮ ᱪᱮᱫ ᱞᱮᱠᱟ ᱠᱚ ᱪᱚᱸᱫᱟᱭᱟ ᱤᱧ ᱦᱚᱸ ᱵᱟᱹᱧ ᱵᱟᱲᱟᱭᱟ ᱛᱚ ᱱᱤᱛᱚᱜ ᱫᱚ ᱱᱚᱜᱼᱚᱭ ᱧᱮᱞ ᱫᱟᱲᱮᱭᱟᱜ ᱠᱟᱱᱟ ᱯᱮ ᱯᱮᱸᱭᱟᱡᱽ ᱤᱧ ᱠᱷᱟᱸᱡᱚ ᱠᱮᱜᱼᱟ ᱤᱧ ᱢᱟ ᱱᱟᱜ ᱱᱚᱝᱠᱟ ᱜᱮᱠᱚ ᱟᱭᱳ ᱵᱟᱵᱟ ᱴᱷᱮᱱ ᱠᱷᱚᱱ ᱱᱚᱝᱠᱟ ᱜᱤᱧ ᱪᱮᱫ ᱟᱠᱟᱫᱼᱟ ᱛᱚ ᱟᱯᱮ ᱚᱠᱟ ᱞᱮᱠᱟ ᱠᱚ ᱪᱮᱫ ᱟᱠᱟᱫ ᱯᱮᱭᱟ ᱠᱚᱢᱮᱱᱴ ᱛᱟᱵᱚ ᱯᱮ ᱛᱚ ᱤᱧ ᱯᱟᱪᱮ ᱪᱮᱫ ᱞᱮᱠᱟᱧ ᱜᱟᱱᱮᱜᱼᱟ ᱥᱮ ᱵᱟᱹᱧ ᱜᱟᱱᱮᱜᱼᱟ

ᱪᱮᱫ ᱮᱢ ᱞᱟᱹᱭᱟ ᱡᱚᱨᱟᱣ ᱵᱮᱲᱟ ᱚᱱᱟᱜᱮ ᱞᱟᱹᱭ ᱦᱚᱪᱚᱭᱮ ᱢᱤᱫᱴᱟᱝ ᱛᱚ ᱚᱱᱟ ᱫᱚ ᱵᱷᱟᱸᱰᱟᱱ ᱥᱟᱨᱮᱡ ᱡᱤᱨᱟᱹ ᱥᱟᱨᱮᱡ ᱞᱮᱱᱟ ᱵᱷᱟᱸᱰᱟᱱ ᱨᱮᱞᱮ ᱟᱹᱜᱩ ᱞᱮᱫ ᱛᱟᱦᱮᱸᱫ ᱟᱫᱚ ᱚᱱᱟᱜᱮ ᱠᱟᱹᱡ ᱤᱧ ᱞᱟᱜᱟᱣᱟᱜ ᱠᱟᱱᱟ ᱱᱤᱛᱚᱜ ᱜᱚᱴᱟ ᱡᱤᱨᱟᱹ ᱢᱟ ᱵᱟᱞᱮ ᱟᱹᱜᱩ ᱠᱟᱜᱼᱟ ᱟᱫᱚ ᱱᱚᱣᱟ ᱜᱩᱸᱰᱟᱹ ᱢᱮᱱᱟᱜᱼᱟ ᱱᱚᱣᱟ ᱜᱮ ᱞᱟᱜᱟᱣ ᱪᱤᱠᱮᱱ ᱜᱚᱨᱚᱢ ᱱᱤᱛ ᱫᱚ ᱵᱟᱹᱪᱩᱜ ᱥᱟᱫᱟ ᱥᱤᱢᱯᱩᱞ ᱤᱭᱟᱹ ᱦᱩᱭᱩᱜᱼᱟ ᱱᱤᱛᱚᱜ ᱫᱚ ᱧᱮᱞ ᱫᱟᱲᱮᱭᱟᱜ ᱠᱟᱱᱟ ᱯᱮ ᱪᱤᱠᱮᱱ ᱪᱤᱠᱮᱱ ᱢᱚᱥᱞᱟ ᱠᱟᱹᱴᱤᱡ ᱤᱧ ᱞᱟᱜᱟᱣ ᱧᱚᱜᱟᱜ ᱠᱟᱱᱟ ᱪᱤᱠᱮᱱ ᱟᱨ ᱜᱚᱨᱚᱢ ᱢᱚᱥᱞᱟ ᱱᱤᱛᱚᱜ ᱫᱚ ᱜᱚᱨᱚᱢ ᱱᱚᱜᱼᱚᱭ ᱟᱹᱰᱤ ᱜᱟᱱ ᱢᱮᱱᱟᱜᱼᱟ

ᱡᱳᱨ ᱠᱟᱹᱴᱤᱡ ᱤᱧ ᱠᱚᱢ ᱧᱚᱜ ᱠᱮᱜᱼᱟ ᱚᱱᱟᱛᱮ ᱛᱚ ᱦᱩᱭᱱᱟ

ᱩᱞᱤ ᱫᱟᱜ ᱠᱚ ᱤᱭᱟᱹ ᱜᱚᱫ ᱮᱱ ᱛᱤᱧᱟ ᱢᱟᱱᱮ ᱱᱚᱣᱟᱧ ᱜᱮᱫ ᱠᱮᱜᱼᱟ ᱱᱚᱣᱟ ᱨᱮᱱᱟᱜ ᱨᱟᱥᱟ ᱧᱮᱞ ᱛᱮᱜᱮ ᱢᱟᱱᱮ ᱢᱚᱪᱟ ᱠᱚ ᱚᱠᱟ ᱞᱮᱠᱟ ᱪᱚᱠᱚ ᱪᱮᱫ ᱜᱚᱫ ᱮᱱ ᱛᱤᱧᱟ ᱛᱚ ᱱᱤᱛᱚᱜ ᱫᱚᱞᱮ ᱡᱚᱢ ᱞᱟᱜᱟᱜ ᱛᱚ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱛᱚ ᱠᱩᱥᱤᱭᱟᱜ ᱠᱷᱟᱱ ᱯᱮ ᱪᱮᱫ ᱞᱮᱠᱟ ᱠᱚᱢᱮᱱᱴ ᱛᱟᱵᱚ ᱯᱮ ᱜᱟᱱ ᱠᱟᱹᱧ ᱥᱮ ᱵᱟᱝᱟ ᱥᱚᱲᱮ